ᱚᱞ ᱦᱚᱴᱚ ᱟᱠᱟᱫᱼᱟ ᱱᱤᱛ ᱦᱟᱹᱵᱤᱡ ᱟᱵᱚ ᱛᱟᱞᱟ ᱨᱮ ᱱᱚᱣᱟ ᱞᱮᱠᱪᱟᱨ ᱥᱤᱱ ᱞᱮᱠᱟᱛᱮ ᱢᱮᱱᱟᱜᱼᱟ ᱛᱚ ᱥᱟᱹᱨᱤ ᱜᱮ ᱜᱩᱨᱩ ᱜᱚᱢᱠᱮ ᱟᱹᱰᱤ ᱱᱟᱯᱟᱭ ᱟᱨ ᱟᱹᱰᱤ ᱦᱩᱫᱤᱥ ᱠᱟᱛᱮᱫ ᱱᱚᱣᱟ ᱠᱟᱛᱷᱟᱭ ᱚᱞ ᱦᱚᱴᱚ ᱟᱠᱟᱫᱼᱟ ᱚᱞ ᱦᱚᱸᱭ ᱚᱞ ᱦᱚᱴᱚ ᱟᱠᱟᱫ ᱵᱚᱱᱟ ᱢᱮᱱᱟᱜᱼᱟ ᱵᱚᱨᱛᱚᱢᱟᱱ ᱨᱮ ᱨᱚᱲ ᱢᱮᱱᱟᱜ ᱛᱟᱵᱚᱱᱟ ᱟᱵᱚ ᱨᱚᱲ ᱮᱫᱟ ᱫᱷᱚᱨᱚᱢ ᱦᱚᱸ ᱢᱮᱱᱟᱜ ᱛᱟᱵᱚᱱᱟ ᱛᱚ ᱟᱵᱚ ᱦᱚᱸ ᱢᱮᱱᱟᱜ ᱵᱚᱱᱟ ᱛᱚ ᱚᱴᱳᱢᱮᱴᱤᱠ ᱠᱟᱱᱟ ᱱᱚᱣᱟ ᱠᱚ ᱡᱤᱱᱤᱥ ᱟᱵᱚ ᱥᱟᱱᱛᱟᱲ ᱟᱹᱫᱤᱵᱟᱹᱥᱤ ᱨᱮ ᱵᱟᱝ ᱛᱟᱦᱮᱱ ᱠᱷᱟᱱ ᱛᱚ ᱟᱵᱚ ᱛᱮᱜᱮ ᱟᱵᱚᱣᱟᱜ ᱥᱟᱱᱟᱢᱟᱜ ᱪᱟᱵᱟ ᱪᱟᱵᱟᱜ ᱛᱟᱵᱚᱱᱟ ᱱᱚᱣᱟ ᱠᱚ ᱡᱤᱱᱤᱥ ᱟᱵᱚ ᱵᱚᱱ ᱵᱟᱹᱜᱤ ᱞᱮᱠᱷᱟᱱ ᱟᱵᱚ ᱫᱚ ᱵᱟᱹᱭ ᱵᱟᱹᱭᱛᱮ ᱟᱫᱚᱜ ᱟᱵᱚᱱ ᱛᱚ ᱟᱹᱰᱤ ᱥᱚᱦᱚᱡᱽ ᱟᱨ ᱜᱩᱱᱟᱹᱱ ᱠᱟᱛᱮ ᱱᱩᱭ ᱚᱞ ᱦᱚᱴᱚ ᱠᱟᱫᱟ ᱯᱚᱱᱰᱤᱛ ᱨᱚᱜᱷᱩᱱᱟᱛᱷ ᱢᱩᱨᱢᱩ ᱟᱵᱚ ᱞᱟᱹᱜᱤᱫ ᱚᱞᱪᱤᱠᱤ ᱟᱹᱰᱤ ᱜᱚᱨᱚᱵᱽ ᱵᱩᱡᱷᱟᱹᱜ ᱠᱟᱱᱟ ᱠᱤ ᱵᱚᱞᱮ ᱤᱱᱟᱹᱜ ᱩᱱᱟᱹᱜ ᱵᱷᱟᱥᱟ ᱱᱚᱣᱟ ᱫᱩᱱᱤᱭᱟᱹ ᱨᱮ ᱢᱮᱱᱟᱜᱼᱟ ᱢᱮᱱᱠᱷᱟᱱ ᱟᱵᱚᱣᱟᱜ ᱵᱷᱟᱥᱟ ᱦᱚᱸ ᱛᱮᱦᱮᱧ ᱵᱟᱹᱭ ᱵᱟᱹᱭᱛᱮ ᱦᱟᱭᱞᱟᱭᱤᱴᱚᱜ ᱠᱟᱱᱟ ᱟᱹᱰᱤ ᱠᱩᱥᱤ ᱟᱹᱰᱤ ᱨᱟᱹᱥᱠᱟᱹ ᱨᱮᱭᱟᱜ ᱠᱟᱛᱷᱟ ᱠᱟᱱᱟ ᱟᱹᱰᱤ ᱜᱚᱨᱵᱤᱧ ᱵᱩᱡᱷᱟᱹᱣᱫᱟ ᱤᱧᱫᱚ ᱟᱹᱰᱤ ᱜᱚᱨᱵᱤᱧ ᱵᱩᱡᱷᱟᱹᱣᱫᱟ ᱠᱤ ᱵᱚᱞᱮ ᱤᱧ ᱥᱟᱱᱛᱟᱲ ᱠᱟᱹᱱᱟᱹᱧ ᱢᱮᱱᱛᱮ ᱤᱧᱟᱹᱜ ᱨᱚᱲ ᱢᱮᱱᱟᱜ ᱛᱤᱧᱟᱹ ᱤᱧᱟᱹᱜ ᱫᱷᱚᱨᱚᱢ ᱢᱮᱱᱟᱜ ᱛᱤᱧᱟᱹ ᱟᱹᱰᱤ ᱱᱟᱯᱟᱭᱤᱧ ᱟᱹᱭᱠᱟᱹᱣᱫᱟ ᱛᱳ ᱜᱟᱛᱮ ᱠᱚ ᱛᱮᱦᱮᱧᱟᱜ ᱴᱚᱯᱤᱠ ᱫᱚ ᱱᱚᱣᱟ ᱛᱟᱦᱮᱸ ᱠᱟᱱᱟ ᱪᱮᱫ ᱞᱮᱠᱟ ᱯᱮ ᱟᱹᱭᱠᱟᱹᱣ ᱠᱮᱫᱟ ᱠᱚᱢᱮᱱᱴ ᱛᱟᱞᱟᱛᱮ ᱞᱟᱹᱭ ᱛᱟᱵᱚᱱ ᱯᱮ ᱡᱩᱫᱤ ᱡᱟᱦᱟᱸ ᱴᱷᱮᱱ ᱤᱧ ᱨᱚᱲ ᱜᱟᱹᱞᱛᱤ ᱠᱟᱜ ᱠᱷᱟᱡ ᱚᱱᱟ ᱦᱚᱸ ᱠᱚᱢᱮᱱᱴ ᱛᱟᱞᱟᱛᱮ ᱞᱟᱹᱭᱟᱹᱧ ᱯᱮ ᱢᱟ ᱛᱚᱵᱮ ᱡᱚᱛᱚ ᱠᱚᱜᱮ ᱡᱚᱦᱟᱨ